ᱦᱟᱱᱮ ᱦᱟᱱᱟ ᱞᱮᱠᱟ ᱢᱟᱨᱟᱝ ᱞᱮᱱᱟ ᱯᱩᱭᱞᱩ ᱨᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚ ᱱᱚᱜᱼᱚ ᱱᱚᱛᱮ ᱱᱟᱦᱟᱜ ᱱᱚᱜᱼᱚᱭ ᱞᱟᱴᱟ ᱞᱟᱴᱟ ᱧᱮᱞᱚᱜ ᱠᱟᱱᱟ ᱱᱚᱛᱮ ᱠᱷᱚᱱ ᱱᱟᱦᱟᱜ ᱵᱞᱚᱜ ᱤᱧ ᱮᱛᱚᱦᱚᱵᱮᱫ ᱛᱟᱵᱚᱣᱟ ᱟᱨ ᱱᱚᱛᱮ ᱠᱷᱚᱱ ᱮᱦᱚᱵ ᱫᱚ ᱱᱟᱦᱟᱜ ᱛᱟᱵᱚᱱ ᱱᱚᱰᱮ ᱱᱟᱦᱟᱜ ᱢᱟᱫ ᱞᱮ ᱨᱚᱦᱚᱭ ᱟᱠᱟᱫ ᱛᱟᱵᱚᱣᱟ ᱟᱫᱚ ᱢᱟᱫ ᱱᱟᱦᱟᱜ ᱱᱤᱛᱚᱜ ᱢᱟ ᱠᱚ ᱦᱚᱯᱚᱱᱚᱜ ᱠᱟᱱᱟ ᱱᱟᱣᱟ ᱱᱟᱦᱟᱜ ᱠᱩᱪᱤ ᱦᱮᱞᱛᱟ ᱠᱚ ᱩᱰᱩᱠᱚᱜ ᱠᱟᱱᱟ ᱟᱫᱚ ᱩᱱᱠᱩ ᱠᱚ ᱢᱮᱨᱚᱢ ᱰᱟᱹᱝᱨᱤ ᱠᱚᱠᱚ ᱡᱚᱢᱮᱫ ᱠᱚᱣᱟ ᱥᱩᱠᱨᱤ ᱠᱚ ᱡᱚᱢ ᱨᱟᱹᱯᱩᱫᱮᱫ ᱠᱚᱣᱟ ᱠᱚ ᱟᱫᱚ ᱩᱱᱠᱩ ᱜᱮ ᱱᱟᱦᱟᱜ ᱛᱮᱦᱮᱧ ᱱᱟᱦᱟᱜ ᱱᱚᱜᱼᱚ ᱱᱚᱣᱟ ᱞᱟᱴᱟ ᱠᱚ ᱡᱟᱦᱟᱸ ᱧᱮᱞᱚᱜ ᱠᱟᱱᱟ ᱱᱚᱜᱼᱚ ᱱᱚᱣᱟ ᱠᱚ ᱢᱮᱱᱟᱜ ᱫᱚ ᱱᱚᱣᱟ ᱠᱚ ᱢᱟᱜ ᱵᱟᱲᱟ ᱠᱟᱛᱮ ᱱᱟᱦᱟᱜ ᱱᱚᱣᱟ ᱠᱚ ᱱᱟᱦᱟᱜ ᱞᱤᱧ ᱮᱥᱮᱫ ᱛᱟᱵᱚ ᱞᱟᱹᱜᱤᱫ ᱟᱨ ᱱᱚᱜᱼᱚᱭ ᱱᱟᱦᱟᱜ ᱱᱟᱥᱮ ᱱᱟᱥᱮ ᱫᱚᱞᱮ ᱮᱥᱮᱫ ᱵᱟᱲᱟ ᱞᱮᱫ ᱜᱮᱭᱟ

ᱱᱚᱜᱼᱚᱭ ᱯᱮ ᱧᱮᱞ ᱵᱟᱲᱟᱭᱮᱫ ᱠᱟᱱ ᱛᱟᱵᱚ ᱱᱚᱜᱼᱚ ᱱᱚᱝᱠᱟ ᱞᱮ ᱨᱚᱦᱚᱭ ᱟᱠᱟᱫ ᱛᱟᱵᱚ ᱱᱚᱰᱮ ᱞᱮ ᱨᱟᱧᱪᱟᱲ ᱵᱟᱲᱟ ᱟᱠᱟᱫᱼᱟ ᱟᱨ ᱱᱚᱜᱼᱚᱭ ᱱᱚᱝᱠᱟ ᱛᱮ ᱛᱟᱵᱚᱱ ᱦᱟᱱᱮ ᱦᱟᱱᱛᱮ ᱨᱮ ᱵᱟᱭᱤᱠ ᱧᱮᱞᱚᱜ ᱠᱟᱱ ᱚᱱᱟ ᱦᱟᱱᱟ ᱢᱟᱲᱟᱝ ᱠᱚᱨᱮ ᱢᱮᱱᱟᱜᱼᱟ ᱛᱮᱨᱮ ᱦᱚᱸ ᱨᱟᱧᱪᱟᱲ ᱠᱚ ᱢᱟᱜᱮᱫ ᱛᱟᱵᱚ ᱚᱱᱟ ᱛᱮ ᱦᱟᱸᱜ ᱞᱤᱧ ᱨᱟᱧᱪᱟᱲᱟ ᱟᱹᱰᱤ ᱫᱩᱠ ᱨᱮᱱᱟᱜ ᱠᱟᱛᱷᱟ ᱛᱟᱵᱚᱱ ᱦᱚᱸ ᱱᱚᱰᱮᱱᱟᱜ ᱛᱚ ᱢᱤᱫᱴᱮᱡ ᱫᱚᱠᱚ ᱡᱚᱢ ᱨᱟᱹᱯᱩᱫ ᱠᱮᱜᱼᱟ ᱠᱚ ᱰᱟᱹᱝᱨᱤ ᱥᱮ ᱢᱮᱨᱚᱢ ᱥᱮ ᱥᱩᱠᱨᱤ ᱠᱚ ᱡᱚᱢ ᱠᱟᱜᱼᱟ ᱪᱤᱞᱤ ᱡᱮ ᱠᱚ ᱡᱚᱢ ᱠᱟᱜᱼᱟ ᱟᱫᱚ ᱚᱱᱟᱛᱮ ᱱᱚᱣᱟ ᱠᱚ ᱮᱥᱮᱫ ᱞᱮᱱ ᱱᱟᱢᱚᱜ ᱜᱮ ᱵᱟᱧᱪᱟᱜᱼᱟ ᱵᱟᱠᱷᱟᱡ ᱫᱚ ᱡᱚᱛᱚ ᱠᱚ ᱵᱮᱠᱟᱨ ᱨᱟᱹᱯᱩᱫ ᱪᱟᱵᱟᱭᱟᱠᱚ ᱟᱨ ᱱᱚᱜᱼᱚᱭ ᱦᱚᱯᱚᱱ ᱟᱠᱟᱱᱟ ᱱᱚᱜᱼᱚᱭ ᱛᱟᱵᱚᱱ

ᱴᱷᱤᱠ ᱜᱮ ᱛᱟᱵᱚᱣᱟ ᱛᱚᱵᱮ ᱱᱤᱛᱚᱜ ᱱᱟᱦᱟᱜ ᱱᱚᱣᱟ ᱠᱚᱞᱤᱧ ᱮᱥᱮᱫ ᱵᱟᱲᱟᱭᱮᱫ ᱛᱟᱵᱚᱣᱟ ᱱᱟᱦᱟᱜ ᱪᱮᱫ ᱞᱮᱠᱟᱞᱤᱧ ᱮᱥᱮᱫᱮᱫ ᱛᱟᱵᱚᱣᱟ ᱚᱱᱟ ᱦᱚᱸ ᱱᱟᱦᱟᱜ ᱞᱤᱧ ᱧᱮᱞ ᱦᱚᱪᱚ ᱵᱚᱣᱟ ᱴᱷᱤᱠ ᱜᱮᱭᱟ ᱛᱚᱵᱮ ᱱᱤᱛᱚᱜ ᱱᱚᱣᱟ ᱠᱚ ᱱᱟᱦᱟᱜ ᱞᱤᱧ ᱨᱟᱱᱪᱟᱲ ᱠᱚᱞᱤᱧ ᱧᱟᱢ ᱵᱟᱲᱟᱭ ᱛᱮ ᱱᱚᱣᱟ ᱦᱟᱸᱜ ᱞᱤᱧ ᱮᱥᱮᱫᱮᱫ ᱛᱟᱵᱚᱣᱟ

ᱱᱚᱜᱼᱚᱭ ᱛᱟᱵᱚ ᱱᱚᱜᱼᱚ ᱱᱚᱣᱟ ᱠᱚ ᱨᱟᱹᱯᱩᱫ ᱟᱠᱟᱫᱼᱟ ᱦᱟᱱᱮ ᱦᱟᱱᱮ ᱦᱟᱱᱟ ᱞᱮᱠᱟ ᱢᱟᱨᱟᱝ ᱞᱮᱱᱟ ᱚᱱᱟᱛᱮ ᱱᱚᱣᱟ ᱠᱚ ᱯᱩᱨᱟᱹ ᱮᱥᱮᱫ ᱦᱩᱭᱩᱜ ᱠᱟᱱᱟ ᱟᱨ ᱵᱟᱠᱷᱟᱱ ᱵᱟᱧᱪᱟᱣ ᱜᱮ ᱵᱟᱭ ᱵᱟᱧᱪᱟᱜᱼᱟ ᱡᱚᱛᱚ ᱠᱚ ᱡᱚᱢ ᱪᱟᱵᱟᱭᱟ

ᱨᱟᱱᱪᱟᱲ ᱠᱚᱫᱚᱞᱤᱧ ᱞᱟᱜᱟᱣ ᱦᱩᱭ ᱠᱮᱫ ᱛᱟᱵᱚᱣᱟ ᱟᱨ ᱱᱟᱦᱟᱜ ᱞᱮ ᱨᱚᱦᱚᱭ ᱞᱮᱫ ᱛᱟᱵᱚᱣᱟ ᱯᱚᱸᱪᱤᱥᱴᱤ ᱯᱚᱸᱪᱤᱥᱴᱤ ᱠᱷᱚᱱ ᱱᱟᱦᱟᱜ ᱯᱩᱱᱭᱟᱹ ᱫᱚ ᱜᱚᱡ ᱮᱱᱟ ᱟᱨ ᱮᱠᱩᱥᱴᱤ ᱫᱚ ᱱᱟᱦᱟᱜ ᱵᱟᱧᱪᱟᱣ ᱟᱠᱟᱱᱟ ᱮᱠᱩᱥᱴᱤ ᱯᱷᱮᱰᱟᱛ ᱵᱟᱧᱪᱟᱣ ᱟᱠᱟᱱ ᱛᱮ ᱱᱟᱦᱟᱜ ᱱᱚᱜᱼᱚᱭ ᱱᱟᱦᱟᱜ ᱫᱟᱨᱮ ᱟᱠᱟᱱ ᱛᱟᱵᱚᱣᱟ ᱟᱨ ᱱᱚᱜᱼᱚ ᱱᱚᱝᱠᱟ ᱛᱮ ᱱᱟᱦᱟᱜ ᱱᱚᱜᱼᱚᱭ ᱯᱮ ᱧᱮᱞᱮᱫ ᱛᱟᱵᱚᱣᱟ ᱱᱚᱜᱼᱚ ᱱᱚᱝᱠᱟ ᱞᱤᱧ ᱞᱟᱜᱟᱣ ᱟᱠᱟᱫᱼᱟ ᱱᱚᱣᱟ ᱠᱟᱛᱮ ᱚᱱᱮ ᱠᱚ ᱚᱱᱮ ᱟᱨ ᱦᱟᱱᱮ ᱦᱟᱱᱟ ᱫᱷᱟᱨᱮ ᱨᱮ ᱢᱮᱱᱟᱜᱼᱟ ᱦᱟᱱᱮ ᱦᱟᱱᱛᱮ ᱨᱮ ᱢᱮᱱᱟᱜᱼᱟ ᱚᱱᱮ ᱚᱱᱠᱟᱛᱮ ᱟᱨ ᱱᱚᱜᱼᱚ ᱱᱚᱣᱟ ᱫᱚ ᱱᱟᱦᱟᱜ ᱥᱤᱛᱩᱝ ᱛᱮ ᱜᱚᱡ ᱟᱠᱟᱱᱟ ᱱᱚᱣᱟ ᱨᱮᱫᱚ ᱵᱟᱹᱞᱤᱧ ᱞᱟᱜᱟᱣ ᱠᱟᱜᱼᱟ ᱚᱱᱮ ᱠᱚ ᱛᱟᱵᱚᱱ ᱦᱟᱱᱟ ᱫᱷᱟᱨᱮ ᱛᱮ ᱧᱮᱞᱚᱜ ᱠᱟᱱᱟ ᱚᱱᱮ ᱚᱱᱮ ᱠᱚ ᱚᱱᱮ ᱚᱱᱠᱟ ᱱᱟᱦᱟᱜ ᱞᱤᱧ ᱠᱩᱢᱵᱟᱹ ᱵᱟᱲᱟ ᱟᱠᱟᱫᱼᱟ ᱰᱷᱟᱹᱨᱣᱟᱹᱜ ᱛᱮ ᱟᱨ ᱱᱟᱦᱟᱜ ᱦᱟᱱᱮ ᱦᱟᱱᱛᱮ ᱨᱮ ᱞᱟᱛᱟᱨ ᱥᱮᱫ ᱨᱮᱦᱚᱸ ᱢᱮᱱᱟᱜᱼᱟ ᱦᱟᱱᱮ ᱵᱟᱭᱤᱠ ᱧᱮᱞᱚᱜ ᱠᱟᱱ ᱚᱱᱛᱮ ᱨᱮ ᱢᱮᱱᱟᱜᱼᱟ ᱟᱨ ᱱᱟᱦᱟᱜ ᱱᱚᱜᱼᱚᱭ ᱠᱚ ᱛᱟᱵᱚᱱ ᱟᱫᱚ ᱛᱟᱵᱚᱱ ᱱᱚᱜᱼᱚ ᱱᱚᱝᱠᱟ ᱰᱟᱹᱝᱨᱤ ᱢᱮᱨᱚᱢ ᱠᱚᱠᱚ ᱡᱚᱢᱮᱫ ᱠᱷᱟᱹᱛᱤᱨ ᱛᱮ ᱱᱚᱣᱟ ᱠᱚᱞᱤᱧ ᱮᱥᱮᱫ ᱠᱮᱫ ᱛᱟᱵᱚᱣᱟ ᱟᱨ ᱢᱚᱱᱮᱭᱮᱫᱼᱟ ᱞᱤᱧ ᱱᱤᱛᱚᱜ ᱫᱚ ᱱᱟᱦᱟᱜ ᱯᱟᱞᱮᱱ ᱡᱟᱦᱟᱸ ᱜᱮ ᱱᱟᱦᱟᱜ ᱥᱮᱯᱴᱤ ᱧᱚᱜ ᱮᱱᱟ ᱠᱤᱪᱷᱩᱠ ᱫᱚ ᱱᱟᱦᱟᱜ ᱵᱟᱧᱪᱟᱣ ᱜᱮ ᱛᱟᱵᱚᱣᱟ ᱟᱨ ᱱᱟᱦᱟᱜ ᱚᱱᱠᱟ ᱢᱟ ᱞᱤᱧ ᱦᱮᱡ ᱵᱟᱲᱟᱜ ᱜᱮᱭᱟ ᱱᱟᱦᱟᱜ ᱞᱤᱧ ᱧᱮᱞ ᱵᱟᱲᱟ ᱤᱫᱤᱭᱟᱜ ᱜᱮᱭᱟ ᱱᱟᱦᱟᱜ ᱥᱩᱨ ᱜᱮᱭᱟ ᱫᱚᱢᱮ ᱫᱚ ᱵᱟᱭ ᱥᱟᱺᱜᱤᱧᱟ ᱟᱫᱚ ᱛᱟᱵᱚ ᱱᱚᱜᱼᱚ ᱱᱚᱝᱠᱟ ᱢᱟᱱᱮ ᱡᱚᱛᱚ ᱦᱚᱲ ᱜᱮ ᱟᱥᱟ ᱠᱟᱛᱮᱱ ᱡᱟᱦᱟᱱᱟᱜ ᱜᱮ ᱠᱟᱹᱢᱤ ᱢᱟᱵᱚ ᱠᱟᱹᱢᱤᱭᱟ ᱡᱮᱢᱚᱱ ᱟᱹᱞᱤᱧ ᱦᱚᱸ ᱱᱚᱜᱼᱚᱭ ᱱᱟᱦᱟᱜ ᱱᱚᱣᱟ ᱟᱥᱟ ᱠᱟᱛᱮ ᱜᱮ ᱱᱟᱦᱟᱜ ᱵᱟᱧᱪᱟᱣ ᱟᱥᱟ ᱛᱮ ᱱᱟᱦᱟᱜ ᱱᱚᱣᱟ ᱠᱚ ᱱᱟᱦᱟᱜ ᱞᱤᱧ ᱮᱥᱮᱫ ᱠᱮᱜᱼᱟ ᱟᱨ ᱱᱟᱦᱟᱜ ᱞᱤᱧ ᱵᱟᱧᱪᱟᱣ ᱦᱚᱪᱚᱭ ᱛᱟᱵᱚᱣᱟ ᱟᱫᱚ ᱛᱟᱵᱚ ᱱᱟᱦᱟᱜ ᱵᱷᱤᱰᱤᱭᱳ ᱟᱹᱰᱤ ᱵᱟᱹᱞᱤᱧ ᱡᱷᱟᱹᱞᱮᱜᱼᱟ ᱛᱮᱦᱮᱧᱟᱜ ᱵᱷᱤᱰᱤᱭᱳ ᱫᱚ ᱛᱟᱵᱚ ᱱᱚᱰᱮ ᱜᱮᱞᱤᱧ ᱢᱩᱪᱟᱹᱫᱮᱜᱼᱟ ᱵᱷᱤᱰᱤᱭᱳ ᱛᱟᱵᱚ ᱱᱟᱦᱟᱜ ᱞᱟᱭᱤᱠ ᱠᱟᱜ ᱯᱮ ᱟᱨ ᱵᱷᱤᱰᱤᱭᱳ ᱛᱟᱵᱚ ᱥᱮᱭᱟᱨ ᱯᱮ ᱟᱨ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱛᱟᱵᱚᱱ ᱯᱮ ᱟᱨ ᱱᱟᱦᱟᱜ ᱛᱟᱵᱚ ᱪᱮᱱᱮᱞ ᱨᱮ ᱡᱟᱦᱟᱸᱭ ᱯᱮ ᱱᱟᱣᱟ ᱜᱮᱭᱟ ᱪᱮᱱᱮᱞ ᱛᱟᱵᱚ ᱥᱟᱵᱥᱠᱨᱟᱭᱤᱵ ᱠᱟᱜ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱮᱞᱤᱧ ᱢᱩᱪᱟᱹᱫᱮᱜᱼᱟ ᱢᱩᱪᱟᱹᱫ ᱨᱮ ᱛᱚᱵᱮ ᱟᱹᱞᱤᱧ ᱯᱟᱦᱴᱟ ᱠᱷᱚᱱ ᱜᱚᱰ ᱡᱚᱦᱟᱨ